ᱟᱨ ᱜᱟᱛᱮ ᱠᱚ ᱱᱚᱜᱼᱚᱭ ᱯᱮ ᱧᱮᱞᱮᱫ ᱠᱟᱱ ᱜᱮᱭᱟ ᱱᱚᱰᱮ ᱫᱚ ᱵᱟᱜᱟ ᱵᱤᱪ ᱠᱟᱱᱟ ᱱᱟᱦᱟᱜ ᱟᱨ ᱯᱩᱨᱟᱹ ᱢᱟᱡᱟ ᱟᱹᱭᱠᱟᱹᱜ ᱠᱟᱱᱟ ᱯᱩᱨᱟᱹ ᱨᱮᱭᱟᱲ ᱜᱮ ᱦᱚᱭ ᱨᱟᱠᱟᱵ ᱠᱟᱱᱟ ᱟᱨ ᱪᱮᱫ ᱤᱧ ᱢᱮᱱᱟ ᱯᱩᱨᱟᱹ ᱵᱟᱹᱲᱤᱭᱟᱹ ᱵᱩᱡᱷᱟᱹᱜ ᱠᱟᱱᱟ ᱟᱨ ᱱᱚᱛᱮ ᱯᱮ ᱧᱮᱞᱮᱫ ᱠᱟᱱ ᱜᱮᱭᱟ ᱱᱚᱜᱼᱚᱭ ᱥᱟᱹᱢᱩᱫᱽᱨᱟ ᱫᱟᱜ ᱪᱮᱫ ᱞᱮᱠᱟ ᱱᱚᱜᱼᱚᱭ ᱥᱚᱠᱚᱡᱚᱜ ᱠᱟᱱᱟ ᱱᱚᱜᱼᱚ ᱱᱚᱝᱠᱟ ᱱᱟᱦᱟᱜ ᱱᱚᱜᱼᱚᱭ ᱟᱨ ᱱᱚᱛᱮ ᱢᱮᱱᱟᱜᱼᱟ ᱱᱟᱦᱟᱜ ᱵᱩᱨᱩ ᱢᱤᱫᱴᱮᱡ ᱟᱹᱰᱤ ᱢᱚᱡᱽ ᱵᱟᱹᱲᱤᱭᱟᱹ ᱜᱮᱭᱟ ᱱᱚᱜᱼᱚᱭ ᱵᱟᱜᱟ ᱵᱤᱪ ᱚᱞ ᱠᱟᱱᱟ ᱱᱚᱰᱮ ᱟᱨ ᱱᱚᱜᱼᱚᱭ ᱱᱚᱝᱠᱟ ᱟᱨ ᱱᱮ ᱦᱚᱲ ᱱᱤᱛᱚᱜ ᱰᱟᱹᱵᱽᱨᱟᱹ ᱦᱩᱭᱩᱜᱼᱟ ᱵᱟᱹᱲᱤᱭᱟᱹ ᱵᱩᱡᱷᱟᱹᱜᱼᱟ ᱰᱟᱹᱵᱽᱨᱟᱹ ᱵᱟᱲᱟ ᱠᱟᱛᱮ ᱯᱩᱨᱟᱹ ᱱᱚᱰᱮ ᱫᱚᱱ ᱦᱩᱭᱩᱜᱼᱟ ᱚᱱᱟ ᱫᱟᱜ ᱯᱮ ᱧᱮᱞᱮᱫ ᱠᱟᱱ ᱜᱮᱭᱟ ᱪᱮᱫ ᱞᱮᱠᱟ ᱯᱩᱨᱟᱹ ᱵᱟᱹᱲᱤᱭᱟᱹ ᱧᱮᱞᱚᱜ ᱠᱟᱱᱟ ᱟᱨ ᱯᱩᱨᱟᱹ ᱵᱷᱤᱲ ᱜᱮᱭᱟ ᱵᱷᱤᱲ ᱫᱚ ᱱᱚᱜᱼᱚᱭ ᱯᱩᱨᱟᱹ ᱦᱚᱲ ᱢᱮᱱᱟᱜ ᱠᱚᱣᱟ ᱚᱸᱰᱮ ᱡᱟᱨᱣᱟ ᱟᱨ ᱦᱟᱱᱮ ᱚᱱᱠᱟ ᱫᱚ ᱢᱮᱱᱟᱜᱼᱟ ᱦᱟᱱᱮ ᱡᱟᱦᱟᱡᱽ ᱠᱚ ᱱᱟᱦᱟᱜ ᱞᱟᱹᱣᱠᱟᱹ ᱠᱚ ᱵᱳᱴ ᱚᱱᱟ ᱠᱚ ᱱᱚᱜᱼᱚ ᱱᱚᱝᱠᱟ ᱱᱟᱜ ᱛᱚ ᱜᱟᱛᱮ ᱠᱚ ᱟᱯᱮ ᱦᱚᱸ ᱚᱠᱚᱭ ᱠᱚ ᱜᱳᱣᱟ ᱨᱮ ᱢᱮᱱᱟᱜ ᱯᱮ ᱛᱟᱵᱚᱱᱟ ᱟᱯᱮ ᱦᱚᱸ ᱢᱤᱫ ᱫᱚᱢ ᱦᱤᱡᱩᱜ ᱯᱮ ᱱᱚᱰᱮ ᱟᱨ ᱯᱩᱨᱟᱹ ᱱᱚᱰᱮ ᱤᱱᱡᱚᱭ ᱯᱮ ᱯᱩᱨᱟᱹ ᱢᱟᱹᱥᱛᱤ ᱯᱮ ᱯᱩᱨᱟᱹ ᱰᱟᱹᱵᱽᱨᱟᱹᱜ ᱯᱮ ᱱᱚᱜᱼᱚ ᱱᱚᱝᱠᱟ ᱯᱩᱨᱟᱹ ᱵᱟᱹᱲᱤᱭᱟᱹ ᱵᱩᱡᱷᱟᱹᱜ ᱠᱟᱱᱟ ᱱᱚᱜᱼᱚ ᱱᱚᱝᱠᱟᱱᱟᱜ ᱯᱩᱨᱟᱹ ᱦᱚᱲ ᱢᱮᱱᱟᱜ ᱠᱚᱣᱟ ᱱᱚᱣᱟ ᱥᱟᱭᱤᱰ ᱛᱮᱦᱚᱸ ᱚᱱᱠᱟᱱᱟᱜ

ᱰᱟᱹᱵᱽᱨᱟᱹ ᱵᱟᱲᱟ ᱦᱩᱭᱱᱟ ᱰᱟᱹᱵᱽᱨᱟᱹ ᱵᱟᱲᱟ ᱨᱮᱭᱟᱜ ᱫᱚ ᱵᱷᱤᱰᱤᱭᱳ ᱵᱟᱝ ᱵᱮᱱᱟᱣ ᱦᱩᱭᱱᱟ ᱪᱮᱫᱟᱜ ᱡᱮ ᱮᱱᱛᱮᱫ ᱫᱟᱜ ᱥᱚᱠᱚᱡ ᱦᱤᱡᱩᱜ ᱠᱟᱱᱟ ᱚᱱᱟ ᱠᱚ ᱢᱳᱵᱟᱭᱤᱞ ᱨᱮ ᱫᱟᱜ ᱵᱚᱞᱚ ᱞᱮᱱᱠᱷᱟᱱ ᱛᱷᱚᱲᱟ ᱢᱩᱥᱠᱤᱞ ᱦᱩᱭᱩᱜᱼᱟ ᱟᱨ ᱱᱚᱜᱼᱚ ᱱᱚᱝᱠᱟ ᱱᱟᱦᱟᱜ ᱧᱮᱞᱮᱫ ᱠᱟᱱ ᱜᱮᱭᱟ ᱱᱟᱦᱟᱜ ᱵᱟᱹᱲᱤᱭᱟᱹ ᱪᱚᱫᱟ ᱵᱩᱡᱷᱟᱹᱜ ᱠᱟᱱᱟ ᱱᱚᱜᱼᱚ ᱱᱚᱝᱠᱟ ᱱᱟᱦᱟᱜ ᱯᱩᱨᱟᱹ ᱦᱟᱱᱠᱟᱛᱮ ᱵᱳᱴ ᱠᱚ ᱢᱮᱱᱟᱜᱼᱟ ᱞᱟᱹᱣᱠᱟᱹ ᱡᱟᱦᱟᱡᱽ ᱡᱟᱦᱟᱸᱭ ᱡᱩᱫᱤ ᱯᱚᱭᱥᱟ ᱢᱮᱱᱟᱜ ᱛᱟᱭ ᱠᱷᱟᱡ ᱫᱚ ᱩᱱᱤ ᱫᱚ ᱯᱩᱨᱟᱹ ᱵᱷᱤᱛᱨᱤ ᱜᱩᱢᱟᱹ ᱦᱤᱡᱩᱜᱼᱟ ᱦᱟᱱᱛᱮ ᱵᱷᱤᱛᱨᱤ ᱫᱟᱜ ᱥᱮᱡ ᱱᱚᱜᱼᱚ ᱱᱚᱝᱠᱟ ᱱᱟᱦᱟᱜ ᱟᱨ ᱜᱟᱛᱮ ᱠᱚ ᱱᱤᱛᱚᱜ ᱫᱚ ᱱᱚᱜᱼᱚᱭ ᱧᱮᱞ ᱵᱟᱲᱟ ᱵᱟᱜᱟᱣ ᱱᱟᱞᱮ ᱱᱤᱛᱚᱜ ᱫᱚᱞᱮ ᱨᱩᱣᱟᱹᱲ ᱠᱟᱱᱟ ᱱᱟᱦᱟᱜ ᱱᱚᱜᱼᱚ ᱱᱚᱝᱠᱟ ᱟᱨ ᱱᱚᱛᱮ ᱦᱚᱸ ᱱᱚᱜᱼᱚ ᱱᱚᱝᱠᱟ ᱢᱮᱱᱟᱜᱼᱟ ᱪᱷᱟᱛᱟᱨ ᱩᱢᱩᱞ ᱠᱚ ᱱᱚᱣᱟ ᱠᱚᱫᱚ ᱵᱩᱠ ᱦᱩᱭᱩᱜᱼᱟ ᱛᱚᱵᱮ ᱜᱮ ᱚᱱᱟ ᱥᱤᱴ ᱨᱮᱢ ᱫᱩᱲᱩᱵ ᱫᱟᱲᱮᱭᱟᱜᱼᱟ ᱱᱚᱜᱼᱚ ᱱᱚᱝᱠᱟ ᱱᱟᱦᱟᱜ ᱯᱩᱨᱟᱹ ᱛᱚ ᱢᱟ ᱵᱷᱤᱰᱤᱭᱳ ᱪᱮᱫ ᱞᱮᱠᱟ ᱯᱮ ᱟᱹᱭᱠᱟᱹᱣ ᱠᱮᱫ ᱛᱟᱵᱚᱱ ᱦᱟᱸᱜ ᱠᱚᱢᱮᱱᱴ ᱨᱮ ᱞᱟᱹᱭ ᱯᱮ ᱦᱟᱸᱜ ᱟᱨ ᱞᱟᱭᱤᱠ ᱦᱚᱸ ᱞᱟᱭᱤᱠ ᱯᱮ ᱦᱟᱸᱜ ᱟᱨ ᱪᱮᱱᱮᱞ ᱦᱚᱸ ᱥᱟᱵᱥᱠᱨᱟᱭᱤᱵᱽ ᱯᱮ